ᱥᱟᱵᱥᱠᱨᱟᱭᱤᱵ ᱚᱞ ᱨᱮ ᱡᱚᱴᱮᱫ ᱠᱟᱛᱮ ᱥᱟᱵᱥᱠᱨᱟᱭᱤᱵ ᱛᱟᱵᱚᱱ ᱯᱮ ᱥᱤᱨᱡᱚᱱ ᱚᱱᱚᱞ ᱭᱩᱴᱤᱭᱩᱵ ᱪᱮᱱᱮᱞ ᱥᱟᱶᱛᱮ ᱜᱷᱚᱱᱴᱟ ᱪᱤᱱᱦᱟᱹ ᱡᱚᱴᱮᱫ ᱛᱟᱨᱟᱣ ᱛᱟᱵᱚᱱ ᱯᱮ ᱱᱟᱣᱟ ᱱᱟᱣᱟ ᱠᱩᱫᱩᱢ ᱨᱮᱱᱟᱜ ᱟᱯᱰᱮᱴ ᱧᱟᱢ ᱞᱟᱹᱜᱤᱫ ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱰᱚᱵᱚᱞ ᱢᱤᱱᱤᱝ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱮ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱭᱟᱜ ᱛᱮᱞᱟ ᱛᱮᱫ ᱧᱟᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱳᱞ ᱛᱟᱵᱚᱱ ᱯᱮ ᱟᱨ ᱦᱮᱸ ᱱᱚᱣᱟ ᱵᱷᱤᱰᱤᱭᱳ ᱨᱮᱭᱟᱜ ᱢᱩᱪᱟᱹᱫ ᱨᱮ ᱢᱤᱫᱴᱟᱝ ᱡᱳᱠᱥ ᱮᱢ ᱦᱩᱭ ᱟᱠᱟᱱᱟ ᱟᱸᱡᱚᱢ ᱫᱚ ᱟᱞᱚ ᱵᱚᱱ ᱦᱤᱲᱤᱧ ᱢᱟ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱠᱩᱫᱩᱢ ᱨᱮ ᱠᱩᱲᱤᱫ ᱠᱩᱲᱤᱫ ᱱᱟᱣᱟ ᱵᱟᱹᱦᱩ ᱦᱚᱸᱭ ᱵᱟᱝ ᱠᱟᱱ ᱰᱟᱺᱜᱩᱣᱟᱹ ᱠᱩᱲᱤ ᱦᱚᱸᱭ ᱵᱟᱝ ᱠᱟᱱ ᱛᱚ ᱵᱩᱣᱟᱹ ᱦᱚᱲᱟᱜ ᱢᱚᱱᱮᱭ ᱴᱟᱱᱟᱣ ᱚᱴᱟᱜ ᱠᱟᱛᱮᱫ ᱠᱚ ᱧᱮᱞ ᱛᱟᱭ ᱢᱤᱫ ᱧᱤᱫᱟᱹᱭ ᱯᱟᱨᱚᱢ ᱞᱮᱠᱷᱟᱱ ᱟᱫᱚ ᱚᱠᱚᱭ ᱦᱚᱸ ᱵᱟᱠᱚ ᱠᱚᱭᱚᱜ ᱟᱭ ᱟᱨ ᱢᱤᱫ ᱫᱷᱟᱣ ᱱᱟᱣᱟ ᱵᱟᱹᱦᱩ ᱦᱚᱸᱭ ᱵᱟᱝ ᱠᱟᱱ ᱰᱟᱺᱜᱩᱣᱟᱹ ᱠᱩᱲᱤ ᱦᱚᱸᱭ ᱵᱟᱝ ᱠᱟᱱ ᱛᱚᱵᱩᱣ ᱦᱚᱲᱟᱜ ᱢᱚᱱᱮᱭ ᱴᱟᱱᱟᱣ ᱚᱴᱟᱜ ᱠᱟᱛᱮᱫ ᱠᱚ ᱧᱮᱞ ᱛᱟᱭ᱾ ᱢᱤᱫ ᱧᱤᱫᱟᱹᱭ ᱯᱟᱨᱚᱢ ᱞᱮᱠᱷᱟᱱ ᱟᱫᱚ ᱚᱠᱚᱭ ᱦᱚᱸ ᱵᱟᱠᱚ ᱠᱚᱭᱚᱜ ᱟᱭ᱾ ᱢᱟᱥᱮ ᱩᱭᱦᱟᱹᱨ ᱵᱷᱟᱵᱽᱱᱟ ᱠᱟᱛᱮ ᱞᱟᱹᱭ ᱛᱟᱵᱚᱱ ᱯᱮ ᱱᱚᱣᱟ ᱨᱮᱭᱟᱜ ᱛᱮᱞᱟ ᱫᱚ ᱪᱮᱫ ᱦᱩᱭ ᱫᱟᱲᱮᱭᱟᱜᱼᱟ? ᱟᱨ ᱡᱩᱫᱤ ᱛᱮᱞᱟ ᱛᱮᱫ ᱫᱤᱥᱟᱹ ᱛᱮ ᱵᱟᱝ ᱧᱟᱢᱚᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱮᱧ ᱞᱟᱹᱭ ᱟᱫ ᱛᱟᱵᱚᱱᱟ᱾ ᱛᱚᱵᱮ ᱛᱮᱞᱟ ᱞᱟᱹᱭ ᱢᱟᱲᱟᱝ ᱨᱮᱧ ᱫᱤᱥᱟᱹ ᱟᱵᱚᱱ ᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱥᱟᱵᱽᱥᱠᱨᱟᱭᱤᱵᱽ ᱟᱠᱟᱫ ᱛᱟᱵᱚᱱᱟ ᱛᱟᱦᱚᱞᱮ ᱥᱟᱵᱽᱥᱠᱨᱟᱭᱤᱵᱽ ᱠᱟᱛᱟᱵᱚᱱ ᱯᱮ᱾ ᱪᱮᱫᱟᱜ ᱥᱮ ᱤᱧ ᱫᱤᱱᱟᱹᱢ ᱜᱮ ᱟᱹᱭᱩᱵ ᱵᱮᱲᱟ ᱢᱤᱫᱴᱟᱝ ᱠᱟᱛᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱹᱥᱠᱟᱹ ᱯᱮ ᱧᱟᱢᱟ ᱢᱮᱱᱛᱮᱧ ᱢᱚᱱᱮᱭᱟ ᱢᱟ ᱛᱟᱦᱞᱮ ᱚᱱᱟ ᱞᱟᱛᱟᱨ ᱨᱮ ᱡᱟᱦᱟᱸ ᱟᱨᱟᱜ ᱜᱮ ᱤᱝᱨᱮᱡᱤ ᱛᱮ ᱥᱟᱵᱥᱠᱨᱟᱭᱤᱵ ᱚᱞ ᱧᱮᱞᱚᱜ ᱠᱟᱱᱟ ᱚᱱᱟ ᱨᱮ ᱡᱚᱴᱮᱫ ᱛᱟᱵᱚᱱ ᱯᱮ ᱟᱨ ᱚᱱᱟ ᱛᱟᱭᱚᱢ ᱢᱤᱫᱴᱟᱝ ᱜᱷᱚᱱᱴᱟ ᱪᱤᱱᱦᱟᱹ ᱨᱟᱠᱟᱵᱚᱜᱼᱟ ᱚᱱᱟ ᱦᱚᱸ ᱡᱚᱴᱮᱫ ᱛᱟᱨᱟ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱠᱷᱚᱵᱚᱨ ᱠᱟᱜᱚᱡᱽ ᱵᱷᱤᱛᱤᱨ ᱠᱟᱛᱷᱟ ᱧᱮᱞ ᱛᱟᱵᱚᱱ ᱯᱮ ᱴᱟᱴᱠᱟ ᱠᱷᱚᱵᱚᱨ ᱠᱟᱜᱚᱡᱽ ᱫᱚ ᱥᱟᱱᱟᱢ ᱦᱚᱲ ᱜᱮ ᱚᱴᱟᱜ ᱠᱟᱛᱮ ᱠᱚ ᱧᱮᱞᱟ ᱥᱮ ᱠᱚ ᱯᱟᱲᱦᱟᱣᱟ ᱟᱨ ᱢᱤᱫ ᱧᱤᱫᱟᱹᱭ ᱯᱟᱨᱚᱢ ᱞᱮᱠᱷᱟᱱ ᱚᱠᱚᱭ ᱦᱚᱸ ᱵᱟᱠᱚ ᱠᱚᱭᱚᱜᱼᱟ ᱥᱮ ᱵᱟᱠᱚ ᱧᱮᱞᱟ ᱠᱟᱨᱚᱱ ᱫᱚ ᱢᱤᱫ ᱧᱤᱫᱟᱹᱭ ᱯᱟᱨᱚᱢ ᱞᱮᱠᱷᱟᱱ ᱠᱷᱚᱵᱚᱨ ᱠᱟᱜᱚᱡᱽ ᱨᱮᱱᱟᱜ ᱠᱷᱚᱵᱚᱨ ᱫᱚ ᱢᱟᱨᱮᱜᱼᱟ ᱟᱫᱚ ᱫᱮᱞᱟ ᱡᱳᱠᱥ ᱵᱚᱱ ᱟᱸᱡᱚᱢ ᱞᱮᱜᱮ᱾ ᱢᱤᱫ ᱫᱤᱱ ᱢᱤᱫᱴᱟᱝ ᱦᱚᱲᱮ ᱠᱩᱞᱤᱧ ᱠᱟᱱᱟ ᱮᱛᱮᱭᱟ ᱵᱚᱠᱚᱧ ᱯᱩᱞᱤᱥ ᱡᱚᱠᱷᱚᱱ ᱞᱟᱴᱷᱤ ᱠᱚ ᱪᱟᱨᱡᱟ ᱛᱚᱠᱷᱚᱱ ᱪᱟᱨᱡᱟᱨ ᱫᱚ ᱚᱠᱟᱴᱟᱜ ᱠᱚ ᱵᱮᱵᱚᱦᱟᱨᱟ ᱢᱟ ᱛᱟᱦᱚᱞᱮ ᱱᱚᱣᱟ ᱠᱩᱫᱩᱢ ᱛᱮᱫ ᱵᱚᱱ ᱠᱩᱥᱤᱭᱟᱫ ᱠᱷᱟᱱ ᱞᱟᱭᱤᱠ ᱥᱮᱭᱟᱨ ᱟᱨ ᱥᱟᱵᱥᱠᱨᱟᱭᱤᱵ ᱫᱚ ᱟᱞᱚ ᱵᱚᱱ ᱦᱤᱲᱤᱧ ᱢᱟ